ᱡᱚᱦᱟᱨ ᱤᱧ ᱯᱨᱚᱥᱟᱱᱛ ᱦᱮᱢᱵᱨᱚᱢ ᱟᱨ ᱱᱚᱣᱟ ᱵᱷᱤᱰᱤᱭᱳ ᱨᱮᱧ ᱵᱟᱛᱟ ᱯᱮᱭᱟ ᱱᱮᱢᱥ ᱚᱯᱷ ᱫᱚ ᱣᱤᱠᱥ ᱡᱟᱦᱟᱸ ᱢᱟᱲᱟᱝ ᱵᱷᱤᱰᱤᱭᱳ ᱨᱮᱵᱚᱱ ᱢᱟᱱᱮ ᱟᱵᱚ ᱫᱚᱵᱚᱱ ᱰᱤᱥᱠᱚᱥ ᱞᱮᱫᱟ ᱚᱱᱟ ᱫᱚ ᱚᱠᱟ ᱞᱮᱠᱟ ᱛᱮᱵᱚᱱ ᱪᱮᱫᱟ ᱴᱷᱤᱠ ᱜᱮᱭᱟ ᱛᱚ ᱢᱚᱱᱮ ᱚᱠᱟ ᱞᱮᱠᱟ ᱛᱮᱵᱚᱱ ᱫᱚᱦᱚᱭᱟ ᱱᱚᱝᱠᱟ ᱚᱠᱟ ᱡᱚᱠᱷᱚᱱ ᱪᱤᱠᱟᱹᱜᱼᱟ ᱢᱟᱥᱮ ᱟᱵᱚ ᱫᱚ ᱧᱩᱛᱩᱢ ᱢᱟᱵᱚᱱ ᱯᱟᱲᱦᱟᱣ ᱠᱟᱜᱼᱟ ᱞᱮᱠᱤᱱ ᱢᱚᱱᱮ ᱨᱮ ᱵᱟᱝ ᱛᱟᱦᱮᱱᱟ ᱴᱷᱤᱠ ᱜᱮᱭᱟ ᱛᱚ ᱤᱧ ᱪᱮᱥᱴᱟ ᱟᱠᱟᱫᱟᱹᱧ ᱤᱧ ᱚᱠᱟ ᱞᱮᱠᱟᱛᱮᱧ ᱪᱮᱫ ᱡᱚᱝ ᱠᱟᱜᱼᱟ ᱚᱱᱟ ᱦᱤᱥᱟᱹᱵ ᱛᱮ ᱤᱧ ᱟᱯᱮᱧ ᱵᱟᱛᱟᱣ ᱟᱯᱮ ᱠᱟᱱᱟ ᱡᱮ ᱚᱠᱟ ᱞᱮᱠᱟᱛᱮ ᱵᱚᱱ ᱢᱚᱱᱮ ᱨᱮᱵᱚᱱ ᱫᱚᱦᱚᱭᱟ ᱴᱷᱤᱠ ᱱᱮᱢᱥ ᱚᱯᱷ ᱫᱟ ᱩᱭᱤᱠ ᱱᱮᱢᱥ ᱚᱯᱷ ᱩᱭᱤᱠ ᱤᱱ ᱫᱟ ᱯᱨᱤᱵᱷᱤᱭᱟᱥ ᱵᱷᱤᱰᱤᱭᱳ ᱴᱷᱤᱠ ᱜᱮᱭᱟ ᱢᱟᱲᱟᱝ ᱵᱷᱤᱰᱤᱭᱳ ᱨᱮᱧ ᱠᱚᱨᱟᱣ ᱞᱮᱫᱟᱹᱧ ᱴᱷᱤᱠ ᱜᱮᱭᱟ ᱞᱟᱨᱱᱤᱝ ᱤᱭᱩᱡᱤᱝ ᱥᱴᱳᱨᱤ ᱟᱵᱚ ᱥᱴᱳᱨᱤ ᱢᱟᱫᱽᱫᱷᱚᱢ ᱨᱮ ᱚᱠᱟ ᱞᱮᱠᱟᱛᱮ ᱵᱚᱱ ᱚᱱᱟ ᱫᱚᱵᱚᱱ ᱪᱮᱫᱟ ᱴᱷᱤᱠ ᱜᱮᱭᱟ ᱛᱚ ᱪᱚᱞᱚ ᱱᱚᱣᱟ ᱥᱴᱟᱨᱴ ᱡᱚᱛᱚ ᱠᱤᱪᱷᱩ ᱥᱴᱟᱨᱴᱚᱜ ᱠᱟᱱᱟ ᱢᱤᱫᱴᱤᱡ ᱱᱚᱣᱟ ᱠᱮᱨᱮᱠᱴᱟᱨ ᱠᱷᱚᱱᱟᱜ ᱦᱮᱞᱟ ᱱᱤᱭᱟᱹ ᱧᱩᱛᱩᱢ ᱠᱟᱱᱟ ᱥᱤᱝ ᱴᱷᱤᱠ ᱜᱮᱭᱟ ᱱᱤᱭᱟᱹ ᱫᱚ ᱥᱤᱝ ᱠᱟᱱᱟ ᱮᱸᱰᱮᱠᱷᱟᱱ ᱫᱚ ᱚᱱᱟ ᱫᱚᱵᱚ ᱚᱱᱟ ᱫᱚ ᱢᱚᱱᱮ ᱵᱚ ᱫᱚᱦᱚ ᱫᱟᱲᱮᱭᱟᱜᱼᱟ ᱚᱱᱟ ᱫᱚ ᱮᱠᱪᱩᱭᱮᱞᱤ ᱚᱱᱟ ᱥᱚᱱᱰᱮ ᱠᱟᱱᱟ ᱴᱷᱤᱠ ᱜᱮᱭᱟ ᱚᱱᱟ ᱥᱚᱱᱰᱮ ᱟᱫᱚ ᱥᱚᱱᱰᱮ ᱠᱟᱱᱟ ᱴᱷᱤᱠ ᱜᱮᱭᱟ ᱥᱟᱱᱛᱟᱲᱤ ᱛᱮᱫᱚ ᱠᱚ ᱢᱮᱛᱟᱭᱟ ᱱᱩᱭ ᱫᱚ ᱥᱤᱝᱜᱤ ᱠᱚ ᱢᱮᱛᱟᱭᱟ ᱥᱤᱝᱜᱤ ᱥᱤᱝᱜᱤ ᱠᱚ ᱢᱮᱛᱟᱭᱟ ᱴᱷᱤᱠ ᱜᱮᱭᱟ ᱥᱤᱝᱜᱤ ᱥᱤ ᱥᱤᱝᱜᱤ ᱠᱚ ᱢᱮᱛᱟᱭᱟ ᱴᱷᱤᱠ ᱜᱮᱭᱟ ᱥᱤᱝᱜᱤ ᱠᱚ ᱱᱤᱭᱟᱹ ᱫᱚᱠᱚ ᱢᱮᱛᱟᱭᱟ ᱦᱮᱞᱳ ᱱᱤᱭᱟᱹ ᱫᱚ ᱥᱤᱸᱜᱤ ᱠᱟᱱᱟᱭ ᱤᱧᱟᱹᱜ ᱥᱤᱝ ᱦᱚᱸ ᱚᱰᱚᱠᱚᱜ ᱠᱟᱱᱟ ᱟᱫᱚ ᱛᱚᱠᱷᱚᱱ ᱱᱤᱭᱟᱹ ᱫᱚ ᱥᱤᱸᱜᱤ ᱦᱩᱭᱩᱜ ᱠᱟᱱᱟ ᱴᱷᱤᱠ ᱜᱮᱭᱟ ᱥᱤᱸᱜᱤ ᱪᱮᱫ ᱮ ᱪᱤᱠᱟᱹ ᱠᱮᱜᱼᱟᱭ ᱥᱤᱸᱜᱤ ᱫᱚ ᱱᱤᱭᱟᱹ ᱫᱚ ᱚᱱᱛᱮ ᱠᱚᱭᱚᱜ ᱠᱮᱜᱼᱟᱭ ᱴᱷᱤᱠ ᱜᱮᱭᱟ ᱚᱠᱟ ᱥᱮᱱ ᱨᱟᱭᱤᱴ ᱦᱮᱱᱰ ᱥᱟᱭᱤᱰ ᱛᱮ ᱚᱱᱛᱮ ᱠᱚᱭᱚᱜ ᱠᱮᱜᱼᱟᱭ ᱚᱱᱛᱮ ᱠᱚᱭᱚᱜ ᱠᱮᱜᱼᱟᱭ ᱴᱷᱤᱠ ᱜᱮᱭᱟ ᱚᱱᱛᱮ ᱠᱚᱭᱚᱜ ᱠᱮᱜᱼᱟᱭ ᱱᱚᱣᱟ ᱫᱚ ᱦᱩᱭᱩᱜ ᱠᱟᱱᱟ ᱚᱛᱮ ᱢᱟᱱᱮ ᱢᱚᱱᱰᱮ ᱢᱚᱱᱰᱮ ᱦᱩᱭᱩᱜ ᱠᱟᱱᱟ ᱦᱟᱱᱟ ᱫᱚ ᱚᱱᱟ ᱫᱚ ᱢᱮᱛᱟᱜ ᱚ ᱛᱮ ᱢᱟᱱᱮ ᱚᱱᱛᱮ ᱠᱚ ᱚᱡᱚᱜ ᱠᱮᱜᱼᱟ ᱟᱵᱚ ᱫᱚ ᱢᱚᱱᱮ ᱫᱚᱦᱚ ᱞᱟᱹᱜᱤᱫ ᱛᱮᱵᱚ ᱚᱱᱛᱮ ᱵᱚ ᱢᱮᱱᱟ ᱴᱷᱤᱠ ᱜᱮᱭᱟ ᱚᱱᱛᱮ ᱚᱱᱛᱮ ᱫᱚ ᱠᱚᱞ ᱠᱚ ᱠᱚᱞᱟ ᱚᱱᱛᱮ ᱛᱟᱯᱚᱨᱮ ᱩᱱᱤ ᱫᱚ ᱚᱱᱛᱮ ᱠᱚᱭᱚᱜ ᱠᱮᱜᱼᱟ ᱚᱠᱟ ᱥᱮᱱ ᱠᱚᱭᱚᱜ ᱠᱮᱜᱼᱟ ᱢᱤᱫᱴᱤᱡ ᱵᱟᱞᱮ ᱜᱤᱫᱽᱨᱟᱹ ᱥᱮᱱᱮ ᱠᱚᱭᱚᱜ ᱞᱮᱜᱼᱟ ᱵᱟᱞᱮ ᱜᱤᱫᱽᱨᱟᱹ ᱵᱟᱞᱮ ᱜᱤᱫᱽᱨᱟᱹ ᱫᱚ ᱪᱤᱞᱤ ᱠᱚ ᱢᱮᱛᱟᱭᱟ ᱵᱟᱞᱮ ᱥᱟᱱᱛᱟᱲ ᱛᱮᱫᱚ ᱵᱟᱞᱮ ᱠᱚ ᱢᱮᱛᱟᱭᱟ ᱴᱷᱤᱠ ᱜᱮᱭᱟ ᱱᱩᱭ ᱫᱚ ᱥᱟᱱᱛᱟᱲ ᱛᱮᱫᱚ ᱠᱚ ᱢᱮᱛᱟᱭᱟ ᱵᱟᱞᱮ ᱵᱟᱞᱮ ᱠᱚ ᱢᱮᱛᱟᱭᱟ ᱴᱷᱤᱠ ᱜᱮᱭᱟ ᱵᱟᱞᱮ ᱫᱚ ᱤᱝᱞᱤᱥ ᱛᱮᱠᱚ ᱢᱮᱛᱟᱜᱼᱟ ᱴᱤᱭᱩᱥᱰᱮ ᱴᱷᱤᱠ ᱟᱨ ᱥᱟᱱᱛᱟᱲ ᱛᱮ ᱚᱠᱟ ᱞᱮᱠᱟ ᱠᱚ ᱚᱞᱟ ᱟᱫᱚ ᱠᱚ ᱵᱟ

ᱥᱤᱝ ᱥᱤᱝ ᱢᱮᱱᱛᱮ ᱛᱟᱦᱮᱸ ᱠᱟᱱᱟ ᱟᱹᱰᱤ ᱢᱟᱱᱮ ᱡᱟ ᱱᱚᱝᱠᱟ ᱧᱮᱞᱚᱜᱼᱟ ᱮᱠᱷᱟᱡ ᱟᱯᱮ ᱵᱟᱭ ᱵᱚᱦᱚᱜ ᱨᱮ ᱵᱟᱨᱭᱟ ᱢᱟᱱᱮ ᱤᱭᱟᱹ ᱛᱟᱦᱮᱱᱟ ᱴᱷᱤᱠ ᱜᱮᱭᱟ ᱢᱟᱱᱮ ᱥᱤᱝ ᱚᱰᱚᱠ ᱞᱮᱱᱟ ᱱᱤᱭᱟᱹ ᱴᱷᱮᱡ ᱥᱤᱝ ᱢᱮᱱᱛᱮ ᱢᱤᱫᱴᱤᱡ ᱜᱤᱫᱟᱹᱨ ᱛᱟᱦᱮᱸ ᱠᱟᱱᱟ ᱡᱮ ᱯᱚᱨᱮ ᱫᱚ ᱥᱤᱝ ᱚᱰᱚᱠ ᱞᱮᱱ ᱛᱟᱭᱟ ᱴᱷᱤᱠ ᱜᱮᱭᱟ ᱛᱚ ᱮᱸᱰᱮᱠᱷᱟᱱ ᱫᱚ ᱚᱱᱟ ᱫᱚ ᱥᱤᱝ ᱜᱮ ᱛᱟᱯᱚᱨᱮ ᱟᱹᱰᱤ ᱚᱱᱛᱮ ᱠᱚᱭᱚᱜ ᱠᱮᱜᱼᱟ ᱚᱠᱟ ᱥᱮᱱᱮ ᱠᱚᱭᱚᱜ ᱠᱮᱜᱼᱟ ᱜᱤᱫᱽᱨᱟᱹ ᱥᱮᱱ ᱵᱟᱞᱮ ᱜᱤᱫᱽᱨᱟᱹ ᱥᱮᱱ ᱠᱚᱭᱚᱜ ᱠᱮᱜᱼᱟ ᱛᱚ ᱚᱱᱛᱮ ᱚᱛᱮ

ᱵᱟᱠᱷᱟᱱ ᱫᱚ ᱱᱚᱣᱟ ᱠᱟᱹᱦᱱᱤ ᱟᱨᱦᱚᱸ ᱤᱧ ᱵᱮᱴᱟᱨ ᱛᱮᱭᱟᱨ ᱞᱟᱹᱜᱤᱫ ᱛᱤᱧ ᱪᱮᱥᱴᱟᱭᱟ ᱴᱷᱤᱠ ᱜᱮᱭᱟ ᱮᱸᱰᱮᱠᱷᱟᱱ ᱫᱚ ᱱᱚᱣᱟ ᱱᱚᱝᱠᱟᱧ ᱵᱷᱟᱹᱵᱤ ᱠᱮᱫᱼᱟ ᱡᱮ ᱤᱱᱴᱟᱨᱮᱥᱴᱤᱝ ᱯᱮ ᱤᱱᱴᱟᱨᱮᱥᱴᱤᱝ ᱳᱭᱮ ᱨᱤᱧ ᱨᱤᱯᱨᱮᱡᱮᱱᱴ ᱠᱮᱫ ᱛᱟᱯᱮᱭᱟ ᱴᱷᱤᱠ ᱜᱮᱭᱟ ᱛᱚ ᱯᱷᱤᱨ ᱛᱚ ᱱᱚᱣᱟ ᱠᱟᱹᱦᱱᱤ ᱢᱟᱫᱽᱫᱷᱚᱢ ᱨᱮ ᱯᱮ ᱛᱚ ᱱᱚᱣᱟ ᱠᱟᱹᱦᱱᱤ ᱢᱟᱫᱽᱫᱷᱚᱢ ᱨᱮ ᱟᱯᱮ ᱢᱟᱦᱟ ᱨᱮᱭᱟᱜ ᱧᱩᱛᱩᱢ ᱯᱮ ᱯᱮ ᱢᱚᱱᱮ ᱯᱮ ᱫᱚᱦᱚ ᱫᱟᱲᱮᱭᱟᱜᱼᱟ ᱴᱷᱤᱠ ᱜᱮᱭᱟ ᱱᱚᱣᱟ ᱥᱴᱳᱨᱤ ᱢᱟᱫᱽᱫᱷᱚᱢ ᱨᱮ